ᱡᱚᱦᱟᱨ ᱜᱮ ᱥᱟᱱᱟᱢ ᱠᱚ ᱪᱮᱫ ᱞᱮᱠᱟ ᱢᱮᱱᱟᱜ ᱯᱮᱭᱟ ᱛᱚ ᱥᱟᱱᱛᱟᱲᱤ ᱟᱹᱨᱤᱪᱟᱹᱞᱤ ᱦᱤᱥᱟᱹᱵ ᱛᱮ ᱛᱮᱦᱮᱧ ᱫᱚ ᱯᱚᱭᱞᱟ ᱢᱟᱜᱽ ᱢᱟᱜᱽ ᱪᱟᱸᱫᱚ ᱯᱟᱲᱟᱣᱱᱟ ᱛᱚ ᱮᱱᱛᱮ ᱱᱟᱣᱟ ᱥᱮᱨᱢᱟ ᱞᱮᱠᱟ ᱞᱟᱠᱷᱟᱜᱼᱟ ᱞᱟᱹᱭᱟᱠᱚ ᱟᱫᱚ ᱩᱱᱟᱹᱜ ᱫᱚ ᱵᱟᱰᱟᱭ ᱵᱟᱹᱱᱩᱜᱼᱟ ᱡᱟᱦᱟᱸ ᱵᱟᱰᱟᱭ ᱠᱟᱱᱟ ᱚᱱᱟᱜᱤᱧ ᱞᱟᱹᱭᱫᱟ ᱟᱫᱚ ᱠᱟᱛᱷᱟ ᱫᱚ ᱦᱩᱭᱩᱜ ᱠᱟᱱᱟ ᱱᱚᱣᱟ ᱩᱱᱟᱹᱜ ᱫᱤᱱ ᱫᱚ ᱱᱚᱣᱟ ᱪᱮᱱᱮᱞ ᱨᱮ ᱟᱹᱰᱤ ᱠᱤᱪᱷᱩ ᱥᱚᱢᱟᱡᱽ ᱥᱮ ᱥᱟᱶᱛᱟ ᱵᱮᱜᱚᱨ ᱥᱟᱶᱛᱟ ᱨᱮᱱᱟᱜ ᱠᱟᱛᱷᱟ ᱥᱟᱶᱛᱟ ᱨᱮᱱᱟᱜ ᱠᱟᱛᱷᱟ ᱨᱚᱲ ᱦᱩᱭᱩᱜ ᱠᱟᱱ ᱛᱟᱦᱮᱸᱫ ᱵᱩᱜᱤ ᱵᱟᱹᱲᱤᱡ ᱨᱮᱱᱟᱜ ᱠᱟᱛᱷᱟ ᱨᱚᱲ ᱦᱩᱭᱩᱜ ᱠᱟᱱ ᱛᱟᱦᱮᱸᱫ ᱛᱮᱦᱮᱧ ᱫᱚ ᱚᱱᱟ ᱠᱟᱛᱷᱟ ᱜᱮ ᱟᱨᱦᱚᱸ ᱟᱛᱳ ᱨᱮᱦᱚᱸ ᱱᱚᱣᱟ ᱠᱟᱛᱷᱟ ᱞᱟᱹᱭ ᱨᱮᱱᱟᱜ ᱥᱚᱫᱚᱨ ᱢᱟᱱᱮ ᱞᱟᱹᱭ ᱨᱮᱱᱟᱜ ᱵᱷᱟᱜᱮ ᱢᱤᱫᱴᱟᱝ ᱫᱟᱣ ᱤᱧ ᱧᱟᱢ ᱠᱮᱫᱟ ᱪᱮᱫᱟᱜ ᱥᱮ ᱛᱮᱦᱮᱧ ᱫᱚ ᱟᱞᱮ ᱟᱛᱳ ᱨᱮ ᱟᱞᱮ ᱫᱷᱚᱵᱟᱰᱤ ᱟᱛᱳ ᱨᱮ ᱢᱟᱹᱡᱷᱤ ᱵᱚᱫᱚᱞ ᱦᱩᱭᱮᱱᱟ ᱢᱟᱹᱡᱷᱤ ᱵᱚᱫᱚᱞ ᱦᱩᱭᱮᱱᱟ ᱞᱟᱦᱟᱛᱮ ᱡᱟᱦᱟᱸᱭ ᱢᱟᱹᱡᱷᱤ ᱛᱟᱦᱮᱸ ᱠᱟᱱᱟᱭ ᱩᱱᱤ ᱫᱚ ᱥᱟᱦᱟ ᱠᱟᱛᱮ ᱩᱱᱤ ᱫᱚ ᱵᱟᱝ ᱛᱟᱦᱮᱸ ᱠᱟᱛᱮ ᱛᱮᱦᱮᱧ ᱚᱱᱟ ᱟᱺᱜᱤᱵᱷᱟᱨ ᱤᱧ ᱪᱮᱛᱟᱱ ᱨᱮ ᱯᱟᱲᱟᱣ ᱮᱱᱟ ᱤᱧ ᱪᱮᱛᱟᱱ ᱨᱮ ᱦᱮᱡ ᱮᱱᱟ ᱛᱚ ᱵᱟᱹᱧ ᱵᱟᱰᱟᱭᱟ ᱱᱚᱣᱟ ᱫᱚ ᱵᱩᱜᱤ ᱥᱮ ᱵᱟᱹᱲᱤᱡ ᱮᱱᱛᱮ ᱟᱞᱮᱭᱟᱜ ᱤᱭᱟᱹ ᱨᱮᱜᱮ ᱛᱟᱦᱮᱸ ᱠᱟᱱᱟ ᱵᱷᱟᱹᱜᱟᱹᱨᱤ ᱨᱮᱜᱮ ᱛᱟᱦᱮᱸ ᱠᱟᱱᱟ ᱟᱫᱚ ᱚᱱᱟ ᱵᱷᱟᱹᱜᱟᱹᱨᱤ ᱠᱷᱚᱱᱟᱜ ᱜᱮ ᱤᱧ ᱫᱚ ᱟᱯᱟᱛᱚᱛᱚ ᱦᱟᱸᱜ ᱱᱚᱣᱟ ᱡᱟᱭᱜᱟ ᱨᱮᱫᱚ ᱢᱟᱹᱡᱷᱤ ᱦᱤᱥᱟᱹᱵ ᱛᱮᱠᱚ ᱧᱮᱞᱤᱧ ᱠᱟᱱᱟ ᱥᱮᱠᱚ ᱞᱟᱹᱭᱟᱹᱧ ᱠᱟᱱᱟ ᱥᱮ ᱫᱟᱣ ᱤᱧ ᱧᱟᱢ ᱟᱠᱟᱫᱼᱟ ᱢᱮᱱᱛᱮ ᱟᱫᱚ ᱱᱚᱸᱰᱮ ᱠᱷᱚᱱᱟᱜ ᱜᱮ ᱠᱤᱪᱷᱩ ᱠᱟᱛᱷᱟ ᱞᱟᱹᱭ ᱨᱮᱱᱟᱜ ᱫᱚ ᱛᱤᱱᱟᱹᱜ ᱤᱧ ᱫᱟᱲᱮᱭᱟᱜᱼᱟ ᱥᱮ ᱵᱟᱹᱧ ᱫᱟᱲᱮᱭᱟᱜᱼᱟ ᱚᱱᱟ ᱫᱚ ᱵᱟᱹᱧ ᱵᱟᱰᱟᱭᱟ ᱛᱤᱱᱟᱹᱜ ᱦᱟᱢᱟᱞᱟ ᱥᱮ ᱨᱟᱣᱟᱞᱟ ᱚᱱᱟ ᱫᱚ ᱵᱟᱹᱧ ᱵᱟᱰᱟᱭᱟ ᱮᱱᱛᱮ ᱟᱠᱚᱣᱟᱜ ᱠᱟᱛᱷᱟ ᱛᱮ ᱤᱧᱟᱹᱜ ᱠᱟᱛᱷᱟ ᱛᱮᱦᱚᱸ ᱟᱠᱚᱣᱟᱜ ᱥᱟᱭ ᱛᱮ ᱟᱨ ᱤᱧᱟᱹᱜ ᱨᱟᱹᱡᱤ ᱛᱮ ᱱᱚᱣᱟ ᱟᱺᱜᱤᱵᱷᱟᱨ ᱫᱚ ᱦᱟᱛᱟᱣ ᱦᱩᱭᱮᱱᱟ ᱟᱨ ᱥᱟᱱᱟᱢ ᱠᱚᱜᱮ ᱥᱟᱨᱦᱟᱣ ᱤᱧ ᱪᱟᱞ ᱟᱯᱮ ᱠᱟᱱᱟ ᱥᱤᱧ ᱪᱟᱸᱫᱚ ᱥᱟᱹᱠᱷᱤ ᱠᱟᱛᱮᱫ ᱢᱟᱨᱟᱝ ᱵᱩᱨᱩ ᱞᱟᱦᱟ ᱠᱟᱛᱮᱫ ᱟᱹᱛᱩ ᱦᱚᱲ ᱥᱟᱢᱟᱝ ᱠᱟᱛᱮᱫ ᱟᱨ ᱤᱧ ᱫᱚ ᱱᱚᱣᱟ ᱠᱟᱹᱢᱤ ᱨᱤᱧ ᱵᱚᱦᱟᱞᱚᱜ ᱠᱟᱱᱟ ᱡᱟᱜᱮ ᱮᱱᱛᱮ ᱵᱩᱜᱤ ᱨᱮ ᱵᱟᱹᱲᱤᱡ ᱨᱮ ᱫᱩᱠ ᱨᱮ ᱵᱤᱯᱚᱫᱽ ᱨᱮ ᱡᱟᱦᱟᱸ ᱛᱮ ᱱᱚᱣᱟ ᱠᱟᱹᱢᱤ ᱥᱮ ᱱᱚᱣᱟ ᱨᱮᱱᱟᱜ ᱟᱺᱜᱤᱵᱷᱟᱨ ᱤᱧᱤᱧ ᱜᱚᱜ ᱫᱟᱲᱮᱜ ᱢᱟ ᱟᱯᱮ ᱴᱷᱮᱱ ᱠᱷᱚᱱ ᱛᱷᱩᱢ ᱫᱟᱲᱮ ᱤᱧᱤᱧ ᱠᱷᱚᱡᱚᱜ ᱠᱟᱱᱟ ᱟᱨ ᱟᱹᱛᱩ ᱨᱮ ᱡᱟᱦᱟᱸ ᱨᱮᱜᱮ ᱠᱚ ᱦᱚᱦᱚᱣᱟᱹᱧᱟ ᱡᱟᱛᱮ ᱤᱧ ᱫᱚ ᱵᱟᱹᱲᱤᱡ ᱵᱟᱝ ᱵᱤᱪᱟᱹᱨ ᱠᱟᱛᱮᱫ ᱥᱮ ᱵᱟᱹᱲᱤᱡᱟᱜ ᱵᱟᱝ ᱞᱟᱹᱭ ᱠᱟᱛᱮᱫ ᱵᱷᱟᱹᱜᱤᱭᱟᱜ ᱜᱤᱧ ᱞᱟᱹᱭ ᱤᱫᱤ ᱢᱟ ᱥᱮ ᱞᱟᱹᱭ ᱥᱚᱡᱷᱮ ᱢᱟ ᱟᱨ ᱚᱱᱟ ᱦᱤᱥᱟᱹᱵᱽ ᱛᱮ ᱱᱚᱣᱟ ᱡᱟᱭᱜᱟ ᱨᱮ ᱟᱞᱮᱭᱟᱜ ᱱᱚᱣᱟ ᱪᱮᱱᱮᱞ ᱢᱟᱫᱽᱫᱷᱚᱢ ᱛᱮ ᱤᱧ ᱠᱤᱪᱷᱩ ᱡᱤᱱᱤᱥ ᱤᱧ ᱥᱚᱫᱚᱨᱟ ᱟᱨ ᱟᱯᱮ ᱦᱚᱸ ᱫᱩᱠ ᱵᱤᱯᱚᱫᱽ ᱨᱮ ᱥᱮ ᱡᱟᱦᱟᱸ ᱠᱩᱠᱞᱤ ᱨᱮᱫᱚ ᱥᱮ ᱛᱮᱞᱟ ᱮᱢ ᱨᱮᱫᱚ ᱚᱵᱚᱥᱥᱳᱭ ᱜᱚᱲᱚ ᱫᱟᱲᱮ ᱯᱮ ᱤᱢᱟᱹᱧᱟ ᱥᱮ ᱵᱩᱫᱽᱫᱷᱤ ᱫᱟᱲᱮ ᱫᱚᱯᱮ ᱤᱢᱟᱹᱧᱟ ᱥᱮ ᱛᱷᱩᱢ ᱫᱟᱲᱮ ᱯᱮ ᱤᱢᱟᱹᱧᱟ ᱛᱚ ᱱᱚᱣᱟ ᱜᱮ ᱠᱟᱛᱷᱟ ᱛᱟᱦᱮᱸ ᱠᱟᱱᱟ ᱟᱨ ᱱᱟᱣᱟ ᱥᱮᱨᱢᱟ ᱨᱮ ᱱᱟᱣᱟ ᱜᱩᱱ ᱱᱟᱣᱟ ᱢᱟᱹᱱ ᱦᱤᱥᱟᱹᱵ ᱛᱮ ᱛᱤᱱᱟᱹᱜ ᱵᱷᱟᱹᱜᱤᱭᱟ ᱥᱮ ᱵᱟᱝ ᱵᱟᱝ ᱵᱷᱟᱹᱜᱤᱭᱟ ᱟᱯᱟᱱ ᱟᱯᱱᱟᱨᱟᱜ ᱢᱚᱱᱮ ᱨᱮᱫᱚ ᱟᱹᱰᱤ ᱜᱮ ᱢᱟᱨᱟᱝ ᱢᱟᱹᱱᱟᱱ ᱠᱟᱱᱟ ᱛᱚᱵᱮ ᱱᱚᱣᱟ ᱢᱟᱹᱱ ᱫᱚᱦᱚ ᱫᱟᱲᱮᱭᱟᱜ ᱟᱹᱧ ᱥᱮ ᱵᱟᱹᱧ ᱫᱚᱦᱚ ᱫᱟᱲᱮᱭᱟᱜᱼᱟ ᱟᱯᱮᱭᱟᱜ ᱛᱷᱩᱢ ᱫᱟᱲᱮ ᱜᱮ ᱤᱧᱮ ᱚᱱᱟ ᱡᱟᱭᱜᱟ ᱨᱮᱭ ᱤᱫᱤ ᱫᱟᱲᱮᱭᱤᱧᱟ ᱛᱚ ᱟᱥᱚᱜ ᱟᱹᱧ ᱥᱟᱱᱟᱢ ᱠᱚᱜᱮ ᱤᱧ ᱜᱚᱲᱚ ᱫᱟᱲᱮ ᱯᱮ ᱤᱢᱟᱹᱧᱟ ᱥᱮ ᱥᱟᱱᱟᱢ ᱠᱚᱜᱮᱧ ᱞᱟᱦᱟ ᱤᱫᱤ ᱫᱟᱲᱮᱭᱟᱜᱼᱟ ᱛᱚ ᱚᱱᱟ ᱟᱨᱫᱟᱥ ᱥᱮ ᱚᱱᱟ ᱱᱮᱦᱚᱨ ᱟᱯᱮ ᱴᱷᱮᱱᱤᱧ ᱫᱚᱦᱚᱭᱮᱫᱟ ᱟᱯᱮ ᱴᱷᱮᱱ ᱜᱚᱲᱚ ᱦᱚᱸᱧ ᱠᱷᱚᱡᱚᱜ ᱠᱟᱱᱟ ᱢᱟ ᱥᱟᱱᱟᱢ ᱦᱚᱲ ᱠᱚᱜᱮ ᱥᱟᱨᱦᱟᱣ ᱟᱨ ᱤᱧ ᱯᱟᱦᱴᱟ ᱥᱮᱫ ᱠᱷᱚᱱᱟᱜ ᱦᱚᱸ ᱥᱟᱱᱟᱢ ᱠᱚᱜᱮ ᱜᱩᱱ ᱢᱟᱱᱟᱣ ᱥᱟᱨᱦᱟᱣ ᱫᱷᱟᱵᱟᱰᱤ ᱟᱛᱳ ᱢᱚᱬᱮ ᱦᱚᱲ ᱠᱚᱦᱚᱸ ᱟᱹᱰᱤ ᱥᱟᱭ ᱥᱟᱭ ᱥᱟᱨᱦᱟᱣ ᱜᱮ ᱢᱟ ᱛᱚᱵᱮ ᱡᱚᱦᱟᱨ